ᱛᱩᱲᱩᱠ ᱞᱮᱠᱟ ᱵᱚᱱ ᱛᱟᱦᱮᱱᱟ ᱦᱤᱱᱫᱩ ᱫᱷᱟᱨᱮ ᱦᱚᱲ ᱫᱚ ᱦᱤᱱᱫᱩ ᱞᱮᱠᱟ ᱵᱚᱱ ᱛᱟᱦᱮᱱᱟ ᱢᱮᱱᱠᱷᱟᱱ ᱩᱱᱠᱩ ᱥᱚᱸᱜᱮ ᱫᱚ ᱜᱟᱛᱮ ᱦᱚᱲ ᱫᱚᱵᱚᱱ ᱵᱟᱝ ᱠᱟᱱᱟ ᱟᱵᱚᱣᱟᱜ ᱢᱩᱞ ᱜᱟᱛᱮ ᱦᱩᱭᱩᱜ ᱠᱟᱱᱟ ᱟᱵᱚ ᱫᱚ ᱢᱚᱪᱟᱨᱮ ᱥᱮᱸᱜᱮᱞᱟᱱ ᱦᱚᱲ ᱠᱟᱱᱟ ᱵᱚ ᱢᱚᱪᱟᱨᱮ ᱥᱮᱸᱜᱮᱞ ᱠᱷᱚᱱᱟᱜ ᱜᱮ ᱟᱵᱚᱣᱟᱜ ᱫᱚ ᱡᱟᱱᱵᱷᱟ ᱥᱮᱸᱜᱮᱞ ᱨᱮ ᱦᱤᱡᱩᱜᱼᱟ ᱟᱵᱚ ᱱᱚᱣᱟ ᱡᱚᱠᱷᱚᱱ ᱟᱵᱚ ᱤᱭᱟᱹᱨᱮ ᱥᱮᱨᱮᱧ ᱟᱵᱚᱱ ᱵᱟᱯᱞᱟ ᱨᱮᱠᱚ ᱥᱮᱨᱮᱧ ᱢᱮᱱᱟᱜ ᱛᱟᱵᱚᱱ ᱚᱱᱠᱟ ᱮ ᱮ ᱟᱭᱳ ᱛᱚᱣᱟ ᱫᱟᱨᱮ ᱢᱟᱭᱟᱢ ᱪᱮᱛᱟᱱ ᱠᱷᱚᱱᱮᱢ ᱦᱟᱞᱟᱝ ᱞᱮᱫᱮ ᱢᱟᱭᱟᱢ ᱪᱮᱛᱟᱱ ᱠᱷᱚᱱᱮᱢ ᱦᱟᱞᱟᱝ ᱞᱮᱫᱮ ᱟᱫᱟ ᱨᱮ ᱵᱩᱡᱩᱨᱟ ᱜᱩᱡᱩᱜᱼᱟ ᱜᱩᱨᱩ ᱨᱮ ᱥᱮᱸᱜᱮᱞ ᱪᱮᱛᱟᱱ ᱠᱷᱚᱱᱤᱧ ᱦᱟᱞᱟᱝ ᱢᱮᱭᱟ ᱟᱨ ᱤᱧ ᱢᱮᱛᱟᱭ ᱠᱟᱱᱟ ᱜᱟᱞᱢᱟᱨᱟᱣ ᱠᱟᱱᱟ ᱠᱤᱱ ᱟᱢ ᱛᱚ ᱢᱟᱭᱟᱢ ᱪᱮᱛᱟᱱ ᱠᱷᱚᱱ ᱦᱟᱞᱟᱝ ᱞᱮᱫᱮᱭᱟ ᱤᱧ ᱫᱚ ᱠᱤᱱᱛᱩ ᱥᱮᱸᱜᱮᱞ ᱪᱮᱛᱟᱱ ᱠᱷᱚᱱᱤᱧ ᱦᱟᱞᱟᱝ ᱢᱮᱭᱟ ᱡᱟᱝ ᱵᱟᱦᱟ ᱫᱚ ᱥᱮᱸᱜᱮᱞ ᱨᱮ ᱥᱟᱲᱚᱜᱼᱟ ᱛᱟᱦᱚᱞᱮ ᱡᱩᱫᱤ ᱵᱟᱵᱚᱱ ᱥᱟᱨᱟ ᱪᱟᱹᱦᱤᱭᱟ ᱪᱤᱠᱟᱹᱛᱮ ᱡᱟᱝ ᱵᱟᱵᱚᱱ ᱧᱟᱢ ᱚᱱᱟᱛᱮ ᱡᱟᱦᱟᱸᱭ ᱠᱚ ᱫᱷᱚᱨᱚ ᱱᱚᱝᱠᱟ ᱠᱚ ᱢᱟᱱᱮ ᱛᱚᱯᱟᱭᱮᱫ ᱠᱚᱣᱟ ᱠᱚ ᱠᱚᱵᱚᱞ ᱥᱟᱵᱮ ᱡᱟᱦᱟᱸᱭ ᱫᱤᱠᱩ ᱠᱚ ᱢᱮᱱᱟᱜ ᱠᱚ ᱩᱱᱠᱩ ᱥᱚᱸᱜᱮ ᱛᱟᱦᱮᱸ ᱠᱟᱛᱮ ᱩᱱᱠᱩ ᱢᱤᱫᱴᱟᱝ ᱚᱯᱥᱚᱨ ᱨᱮᱠᱚ ᱤᱭᱟᱹ ᱠᱚ ᱮᱱ ᱟᱵᱚ ᱫᱚ ᱢᱚᱪᱟ ᱥᱟᱺᱜᱤᱧ ᱨᱟᱭ ᱜᱮᱵᱚᱱ ᱡᱟᱝ ᱵᱟ ᱪᱮᱫ ᱵᱚᱱ ᱦᱟᱛᱟᱣᱟ ᱱᱤᱭᱟᱹ ᱨᱟᱢᱟ ᱵᱚᱱ ᱦᱟᱛᱟᱣᱟ ᱡᱚᱛᱚ ᱡᱟᱸᱜᱟ ᱛᱤ ᱨᱮᱱᱟᱜ ᱵᱚᱦᱚᱜ ᱢᱚᱞᱚᱝ ᱴᱷᱮᱱᱟᱜ ᱩᱵ ᱵᱚᱱ ᱦᱟᱛᱟᱣᱟ ᱟᱵᱟᱨ ᱢᱚᱞᱚᱝ ᱴᱷᱮᱱ ᱢᱤᱫᱴᱟᱝ ᱪᱤᱠᱟᱹ ᱠᱟᱹᱣᱰᱤ ᱵᱚᱱ ᱫᱚᱦᱚᱜᱼᱟ ᱚᱱᱟ ᱦᱚᱸ ᱥᱟᱥᱟᱝ ᱛᱮᱠᱚ ᱚᱱᱟ ᱠᱚ ᱤᱭᱟᱹ ᱚᱱᱟ ᱦᱟᱛᱟᱝ ᱠᱟᱛᱮ ᱚᱱᱟ ᱵᱚᱱ ᱡᱟᱝ ᱵᱟᱦᱟᱭᱟ ᱚᱱᱟ ᱵᱚᱱ ᱵᱚᱦᱮᱞᱟ ᱵᱟᱠᱷᱟᱱ ᱚᱱᱟᱛᱮ ᱡᱟᱝ ᱵᱟᱦᱟ ᱫᱚ ᱵᱟᱝ ᱩᱰᱩᱠᱚᱜᱼᱟ ᱛᱚ ᱠᱤᱱᱛᱩ ᱡᱟᱝ ᱵᱟᱦᱟ ᱫᱚ ᱢᱩᱞᱚᱛᱚ ᱥᱮᱸᱜᱮᱞ ᱪᱮᱛᱟᱱ ᱨᱮᱜᱮ ᱥᱟᱲᱟᱜᱼᱟ ᱚᱱᱟᱛᱮ ᱟᱵᱚ ᱫᱚ ᱨᱟᱯᱟᱜ ᱦᱩᱭᱩᱜᱼᱟ ᱟᱨ ᱰᱚᱨᱟ ᱵᱚᱱ ᱜᱮᱫᱟ ᱢᱩᱫᱟᱹ ᱵᱚᱱ ᱠᱷᱩᱞᱟᱹᱣᱟ ᱠᱟᱛᱷᱟ ᱫᱚ ᱪᱮᱫ ᱠᱟᱱᱟ ᱟᱵᱚ ᱦᱩᱭᱩᱜ ᱠᱟᱱᱟ ᱮᱠᱮᱱ ᱦᱚᱲᱢᱚ ᱜᱮ ᱵᱚᱱ ᱦᱮᱡ ᱟᱠᱟᱱᱟ ᱟᱵᱚ ᱩᱨᱫᱩᱢ ᱛᱮᱵᱚᱱ ᱦᱮᱡ ᱟᱠᱟᱱᱟ ᱩᱨᱫᱩᱢ ᱛᱮᱜᱮ ᱵᱚᱱ ᱪᱟᱞᱟᱜᱼᱟ ᱟᱵᱚ ᱫᱚ ᱥᱚᱸᱜᱮ ᱨᱮ ᱚᱱᱟ ᱡᱤᱱᱤᱥ ᱵᱟᱝ ᱪᱟᱞᱟᱜᱼᱟ ᱮᱵᱚᱝ ᱚᱱᱟᱛᱮ ᱟᱵᱚ ᱥᱟᱱᱟᱢ ᱡᱟᱦᱟᱸ ᱢᱮᱱᱟᱜ ᱫᱚ ᱱᱚᱣᱟ ᱫᱚ ᱥᱟᱱᱟᱢ ᱠᱚ ᱠᱷᱩᱞᱟᱹᱣ ᱦᱟᱛᱟᱣᱟ ᱟᱵᱚ ᱡᱟᱦᱟᱸ ᱦᱚᱨ ᱛᱮᱵᱚᱱ ᱦᱮᱡ ᱠᱟᱱᱟ ᱚᱱᱟ ᱦᱚᱨ ᱛᱮᱵᱚᱱ ᱪᱟᱞᱟᱜᱼᱟ ᱱᱚᱣᱟ ᱢᱤᱫᱴᱟᱝ ᱱᱚᱣᱟ ᱥᱮᱠᱟᱨ ᱢᱤᱫᱴᱟᱝ ᱠᱟᱛᱷᱟ ᱡᱟᱦᱟᱸ ᱠᱚ ᱠᱩᱞᱤ ᱫᱚ ᱢᱤᱫᱴᱟᱝ ᱵᱟᱲᱟᱭ ᱠᱟᱜ ᱛᱟᱵᱚᱱ ᱯᱮ ᱡᱟᱦᱟᱸ ᱦᱚᱨ ᱛᱮᱵᱚᱱ ᱪᱟᱞᱟᱜᱼᱟ ᱢᱟᱱᱮ ᱟᱵᱚ ᱚᱠᱟ ᱦᱚᱨ ᱛᱮᱵᱚᱱ ᱦᱮᱡ ᱟᱠᱟᱱᱟ ᱯᱳᱭᱞᱳ ᱜᱚᱜᱚᱣᱟᱜ ᱠᱩᱠᱷᱤ ᱠᱷᱚᱱᱟᱜ ᱵᱚᱦᱚᱜ ᱦᱚᱨ ᱛᱮᱵᱚᱱ ᱦᱮᱡ ᱟᱠᱟᱱᱟ ᱵᱚᱦᱚᱜ ᱜᱮ ᱵᱚᱥᱢᱚᱛᱟ ᱨᱮ ᱯᱩᱭᱞᱩ ᱵᱚᱦᱚᱜ ᱫᱟᱜ ᱩᱭᱩᱜ ᱛᱟᱞᱟ ᱛᱮᱵᱚᱱ ᱠᱚᱞᱮ ᱵᱟᱞᱮ ᱦᱚᱴᱚᱨ ᱟᱠᱟᱱᱟ ᱢᱚᱧᱪᱚᱯᱩᱨᱤ ᱨᱮ ᱚᱱᱟᱛᱮ ᱟᱵᱚ ᱡᱚᱠᱷᱚᱱ ᱵᱚᱱ ᱪᱟᱞᱟᱜᱼᱟ ᱟᱵᱚ ᱢᱚᱲᱟ ᱵᱚᱦᱚᱜ ᱜᱮ ᱞᱟᱦᱟ ᱪᱟᱞᱟᱜᱼᱟ ᱠᱟᱛᱷᱟ ᱵᱩᱡᱮᱱᱟ ᱟᱹᱰᱤ ᱦᱚᱲ ᱠᱚ ᱢᱮᱱᱟ ᱵᱟᱝ ᱱᱩᱭ ᱫᱚ ᱡᱟᱸᱜᱟ ᱞᱟᱦᱟᱜ ᱛᱟᱭᱟ ᱡᱟᱸᱜᱟ ᱫᱚ ᱵᱟᱝ ᱞᱟᱦᱟᱜᱼᱟ ᱦᱤᱱᱫᱩ ᱞᱮᱠᱟ ᱡᱮ ᱜᱚᱝᱜᱟ ᱫᱤᱜᱮ ᱫᱩᱯᱟ ᱮᱜᱤ ᱜᱮᱪᱮ ᱯᱟ ᱯᱟ ᱯᱟᱴᱟ ᱮᱜᱤ ᱱᱤᱭ ᱪᱟᱞᱩ ᱵᱟᱝ ᱟᱵᱚᱣᱟᱜ ᱫᱚ ᱵᱚᱦᱚᱜ ᱛᱮ ᱦᱮᱡ ᱟᱠᱟᱱᱟ ᱵᱚᱦᱚᱜ ᱯᱮᱨᱮ ᱪᱟᱵᱟ ᱩᱰᱩᱝ ᱮᱠᱮᱱ ᱦᱚᱲ ᱵᱚᱱ ᱦᱮᱡ ᱟᱠᱟᱱᱟ ᱱᱩᱭ ᱥᱮᱱ ᱦᱚᱸ ᱮᱠᱮᱱ ᱦᱚᱲᱢᱚ ᱜᱮᱵᱚᱱ ᱠᱷᱩᱞᱮᱭᱟ ᱱᱚᱜᱼᱚ ᱱᱚᱣᱟ ᱠᱟᱛᱷᱟ ᱟᱪᱪᱷᱟ ᱜᱩᱨᱩ ᱵᱟᱵᱟ ᱟᱹᱰᱤ ᱱᱟᱯᱟᱭ ᱛᱟᱨ ᱢᱟᱱᱮ ᱫᱚ ᱧᱮᱞᱚᱜ ᱠᱟᱱᱟ ᱡᱟᱱᱟᱢᱚᱜ ᱥᱟᱛᱮ ᱜᱩᱡᱩᱜ ᱨᱮᱱᱟᱜ ᱟᱹᱰᱤ ᱠᱟᱪᱷᱟ ᱠᱟᱪᱷᱤ ᱥᱚᱢᱯᱚᱨᱠᱚ ᱢᱮᱱᱟᱜ ᱟᱠᱟᱫ ᱛᱟᱵᱚᱱᱟ ᱡᱟᱦᱟᱸ ᱞᱮᱠᱟ ᱛᱮᱵᱚᱱ ᱦᱮᱡ ᱮᱱᱟ ᱵᱚᱦᱚᱜ ᱥᱟᱢᱟᱝ ᱠᱟᱛᱮ ᱵᱚᱦᱚᱜ ᱜᱮ ᱢᱟᱲᱟᱝ ᱮᱱᱟ ᱟᱨ ᱡᱚᱠᱷᱚᱱ ᱵᱚᱱ ᱵᱤᱫᱟᱹᱜ ᱠᱟᱱᱟ ᱛᱚᱠᱷᱚᱱ ᱦᱚᱸ ᱵᱚᱦᱚᱜ ᱡᱚᱠᱷᱚᱱ ᱡᱟᱦᱟᱸ ᱥᱮᱫ ᱵᱚᱱ ᱪᱟᱞᱟᱜᱼᱟ ᱚᱸᱰᱮ ᱫᱚ ᱵᱚᱦᱚᱜ ᱜᱮᱵᱚᱱ ᱞᱟᱦᱟᱜ ᱛᱟᱵᱚᱱᱟ

ᱡᱟᱝ ᱵᱟᱦᱟ ᱫᱚ ᱵᱚᱦᱮᱞ ᱞᱟᱹᱜᱤᱫ ᱜᱮᱵᱚᱱ ᱟᱵᱚ ᱦᱟᱞᱟᱝ ᱟᱵᱚᱱ ᱛᱚ ᱠᱟᱨᱚᱱ ᱦᱩᱭᱩᱜ ᱠᱟᱱᱟ ᱡᱟᱦᱟᱸ ᱫᱟᱜ ᱡᱤᱣᱤ ᱥᱤᱨᱡᱚᱱ ᱟᱠᱟᱱᱟ ᱫᱚᱨᱭᱟ ᱫᱟᱜ ᱨᱮ ᱦᱟᱸᱥ ᱦᱟᱹᱥᱤᱞ ᱫᱚ ᱫᱚᱨᱭᱟ ᱨᱮᱠᱤᱱ ᱵᱤᱞᱤ ᱞᱮᱫᱟ ᱯᱚᱭᱨᱟᱱᱤ ᱥᱟᱠᱟᱢ ᱨᱮ ᱯᱚᱭᱨᱟᱱᱤ ᱥᱟᱠᱟᱢ ᱵᱟᱨᱟᱜ ᱜᱮ ᱯᱚᱭᱨᱟᱱᱤ ᱵᱟᱦᱟ ᱵᱟᱨᱟᱜ ᱜᱮ ᱟᱵᱚ ᱮᱸᱜᱟᱛ ᱠᱩᱠᱷᱤ ᱨᱮᱵᱚᱱ ᱛᱟᱦᱮᱱᱟ ᱟᱵᱚ ᱡᱟᱦᱟᱸ ᱯᱷᱚᱭᱞᱟᱱᱤ ᱥᱟᱠᱟᱢ ᱨᱮ ᱢᱮᱱᱟᱜ ᱫᱚ ᱢᱤᱫᱴᱟᱝ ᱜᱤᱫᱽᱨᱟᱹ ᱠᱚᱞᱮ ᱵᱟᱞᱮ ᱠᱩᱠᱷᱤ ᱨᱮ ᱛᱟᱦᱮᱸ ᱞᱮᱱᱠᱷᱟᱱ ᱜᱚᱜᱚ ᱛᱟᱠᱚ ᱱᱩᱠᱩ ᱡᱚᱛᱚ ᱵᱮᱥᱤ ᱠᱚ ᱵᱟᱲᱟᱭᱟ ᱡᱟᱦᱟᱸ ᱠᱚ ᱱᱚᱣᱟ ᱠᱟᱛᱷᱟ ᱠᱚᱢ ᱵᱮᱥᱤ ᱵᱚᱱ ᱧᱮᱞᱟ ᱵᱩᱡᱽ ᱟᱵᱚᱱ ᱱᱚᱣᱟ ᱠᱟᱱᱟ ᱱᱩᱭ ᱜᱤᱫᱽᱨᱟᱹ ᱵᱩᱠᱟᱹ ᱨᱮ ᱚᱱᱟ ᱵᱟᱦᱟ ᱛᱟᱦᱮᱱᱟ ᱚᱱᱟᱜᱮ ᱯᱷᱚᱭᱞᱟᱱᱤ ᱵᱟᱨᱟᱠ ᱵᱟᱦᱟ ᱜᱮ ᱛᱟᱦᱮᱱᱟ ᱱᱩᱭ ᱜᱤᱫᱽᱨᱟᱹ ᱥᱟᱠᱟᱢ ᱨᱮ ᱯᱚᱴᱚᱢ ᱮ ᱠᱟᱱᱟ ᱫᱟᱜ ᱯᱚᱴᱚᱢ ᱛᱟᱭᱚᱢ ᱚᱱᱟ ᱫᱟᱜ ᱦᱚᱫᱚᱨ ᱠᱟᱛᱮ ᱫᱟᱜ ᱛᱟᱞᱟᱛᱮ ᱜᱤᱫᱽᱨᱟᱹ ᱵᱟᱧᱪᱟᱣ ᱠᱚ ᱟᱹᱨᱤ ᱦᱤᱡᱩᱜᱼᱟ ᱛᱟᱦᱚᱞᱮ ᱚᱱᱟ ᱚᱱᱟ ᱟᱵᱚᱣᱟᱜ ᱱᱚᱣᱟ ᱡᱟᱦᱟᱸ ᱞᱟᱹᱭᱮᱫ ᱫᱚᱵᱚᱱ ᱡᱮ ᱡᱟᱱᱟᱢ ᱨᱮᱱᱟᱜ ᱟᱨ ᱥᱮᱱᱚᱜ ᱨᱮᱱᱟᱜ ᱦᱚᱨ ᱚᱱᱠᱟ ᱢᱤᱫ ᱜᱮᱭᱟ ᱛᱚ ᱱᱚᱣᱟ ᱟᱹᱰᱤ ᱠᱟᱛᱷᱟ ᱢᱮᱱᱟᱜ ᱛᱟᱵᱚᱱᱟ ᱢᱟ ᱟᱨᱦᱚᱸ ᱞᱟᱹᱭ ᱛᱟᱵᱚᱱ